ᱯᱩᱭᱞᱩ ᱨᱮ ᱥᱟᱱᱟᱢ ᱠᱚᱜᱮ ᱡᱚᱦᱟᱨ ᱜᱮ ᱛᱟᱵᱚᱱ ᱟᱨ ᱛᱮᱦᱮᱧ ᱫᱚ ᱠᱟᱱᱟ ᱯᱚᱱᱫᱨᱚ ᱛᱟᱹᱨᱤᱠᱷ ᱢᱮᱱᱫᱚ ᱯᱚᱱᱫᱨᱚ ᱡᱟᱱᱩᱣᱟᱨᱤ ᱫᱩ ᱦᱟᱡᱟᱨ ᱪᱷᱟᱵᱵᱤᱥ ᱟᱨ ᱛᱮᱦᱮᱧᱟᱜ ᱫᱤᱱ ᱫᱚ ᱱᱟᱦᱟᱜ ᱟᱠᱷᱟᱱ ᱟᱱᱟᱜ ᱫᱤᱱ ᱠᱟᱱ ᱛᱟᱵᱚᱱᱟ ᱢᱮᱱᱫᱚ ᱟᱠᱷᱟᱱ ᱡᱟᱛᱨᱟ ᱛᱚ ᱛᱮᱦᱮᱧᱟᱜ ᱵᱞᱚᱜ ᱨᱮ ᱥᱟᱱᱟᱢ ᱠᱚᱜᱮ ᱥᱟᱹᱜᱩᱱ ᱫᱟᱨᱟᱢ ᱟᱨ ᱪᱮᱫ ᱞᱮᱠᱟ ᱱᱟᱦᱟᱜ ᱟᱠᱷᱟᱱ ᱵᱚᱱ ᱡᱟᱛᱨᱟᱭᱮᱫᱼᱟ ᱛᱚᱵᱮ ᱫᱮᱞᱟᱝ ᱵᱚᱱ ᱟᱠᱷᱟᱱ ᱵᱚᱱ ᱡᱟᱛᱨᱟ ᱞᱮᱜᱮ

ᱟᱥᱤᱨᱵᱟᱫᱽ ᱵᱟᱢ ᱮᱢᱟᱜ ᱛᱮᱫᱚ ᱵᱟᱢ ᱞᱟᱹᱭᱮᱜᱼᱟ ᱵᱩᱲᱦᱤ ᱠᱟᱛᱮ ᱠᱩᱲᱤ ᱠᱚᱜ ᱢᱮ ᱥᱮ ᱟᱨᱚ ᱮᱴᱟᱜ ᱠᱚ ᱧᱮᱞ ᱛᱮᱠᱚ ᱟᱹᱜᱩ ᱢᱚᱛ ᱠᱟᱜ ᱛᱮ ᱟᱥᱤᱨᱵᱟᱫᱽ ᱦᱚᱸ ᱵᱟᱢ ᱮᱢᱟᱭ ᱟᱫᱚ ᱡᱟᱸᱜᱟ ᱢᱟᱲᱟᱝ ᱟᱨᱠᱤ ᱱᱟᱣᱟ ᱫᱷᱟᱨᱮ ᱢᱟᱲᱟᱝ ᱦᱟᱱᱟ ᱫᱷᱟᱨᱮ ᱢᱟᱲᱟᱝ ᱟᱨ ᱱᱚᱜᱼᱚ ᱱᱚᱝᱠᱟ ᱜᱟᱛᱮ ᱠᱚ ᱱᱚᱜᱼᱚᱭ ᱯᱮ ᱧᱮᱞᱤᱧ ᱠᱟᱱ ᱛᱟᱵᱚᱱᱟ ᱰᱟᱝᱨᱤᱧ ᱥᱟᱵ ᱠᱟᱜ ᱠᱤᱱᱟ ᱱᱚᱜᱼᱚᱭ ᱵᱟᱨᱟᱭ ᱠᱚ ᱦᱟᱯᱟ ᱠᱚ ᱟᱹᱰᱤ ᱡᱳᱨ ᱰᱟᱝᱨᱤ ᱠᱤᱱ ᱫᱟᱹᱲᱮᱜᱼᱟ ᱟᱨ ᱱᱮᱥᱟᱜ ᱟᱠᱷᱟᱱ ᱡᱟᱛᱨᱟ ᱨᱮᱫᱚ ᱱᱚᱜᱼᱚ ᱱᱚᱝᱠᱟ ᱟᱹᱰᱤ ᱡᱳᱨ ᱠᱤᱱ ᱫᱟᱹᱲ ᱠᱮᱜᱼᱟ ᱟᱫᱚ ᱱᱮᱥ ᱫᱚ ᱱᱟᱦᱟᱜ ᱵᱩᱡᱷᱟᱹᱜ ᱠᱟᱱᱟ ᱫᱩ ᱦᱟᱡᱟᱨ ᱪᱷᱟᱵᱵᱤᱥ ᱨᱮᱫᱚ ᱱᱚᱝᱠᱟ ᱠᱤᱱ ᱫᱟᱹᱲᱟ ᱯᱟᱞᱮ ᱠᱷᱟᱱ ᱟᱠᱷᱟᱱ ᱡᱟᱛᱨᱟ ᱦᱤᱞᱳᱜ ᱜᱮ ᱱᱚᱝᱠᱟ ᱠᱤᱱ ᱫᱟᱹᱲ ᱠᱮᱫ ᱪᱚᱝ

ᱠᱚᱭᱚᱜ ᱫᱚ ᱦᱟᱹᱥᱩᱭ ᱠᱟᱱᱟ ᱞᱟᱡᱟᱜ ᱠᱟᱱᱟᱭ ᱟᱠᱷᱟᱱ ᱡᱟᱛᱨᱟ ᱨᱮ ᱫᱟᱹᱲ ᱠᱟᱜᱼᱟ ᱥᱮ ᱱᱩᱭ ᱰᱟᱹᱝᱨᱤ ᱫᱚ ᱚᱱᱟᱛᱮ ᱞᱟᱡᱟᱣ ᱛᱮ ᱵᱚᱦᱚᱜ ᱠᱚ ᱵᱟᱭ ᱥᱚᱡᱷᱮᱭᱮᱜᱼᱟ ᱱᱩᱭ ᱯᱮ ᱧᱮᱞᱮ ᱠᱟᱱᱟ ᱠᱩᱲᱵᱩᱨ ᱨᱮᱜᱮ ᱛᱟᱦᱮᱱ ᱠᱟᱱ ᱛᱟᱵᱚᱱᱟ ᱮ ᱰᱟᱹᱝᱨᱤ ᱪᱮᱫ ᱮᱢ ᱞᱟᱡᱟᱜ ᱠᱟᱱᱟ ᱟᱱᱰᱟ ᱨᱮ ᱠᱤᱨᱤᱧᱟᱢᱟ ᱱᱟᱦᱟᱜ ᱤᱧ ᱵᱟᱵᱟ ᱞᱟᱹᱭᱮᱜᱼᱟᱭ ᱱᱮᱥ ᱫᱚ ᱪᱮᱦᱨᱟ ᱢᱟ ᱵᱟᱢ ᱡᱟᱛᱨᱟ ᱦᱚᱪᱚᱣᱟᱫ ᱵᱚᱱᱟ ᱛᱮᱦᱮᱧ ᱢᱟ

ᱰᱟᱹᱝᱨᱤ ᱢᱤᱫᱴᱟᱹᱝ ᱱᱚᱝᱠᱟᱭ ᱚᱵᱚᱡᱽ ᱠᱟᱱᱟ ᱥᱚᱠᱛᱚᱭ ᱫᱟᱹᱲᱮᱜᱼᱟ ᱟᱫᱚ ᱟᱹᱰᱤ ᱫᱤᱱ ᱠᱷᱚᱱᱟᱜ ᱥᱤᱭᱳᱜ ᱠᱚ ᱡᱚᱲᱟᱣ ᱵᱟᱝ ᱛᱚ ᱯᱟᱹᱲᱦᱟᱹ ᱨᱮᱜᱮ ᱢᱮᱱᱟᱜ ᱠᱤᱱᱟᱹ ᱢᱮᱱ ᱫᱚ ᱠᱟᱹᱢᱤ ᱜᱮ ᱵᱟᱢ ᱠᱟᱹᱢᱤ ᱦᱚᱪᱚᱭᱮ ᱠᱷᱟᱱ ᱫᱚ ᱟᱫᱚ ᱪᱤᱠᱟᱹᱜᱼᱟ ᱫᱟᱹᱲ ᱜᱮᱭᱟ ᱚᱱᱟ ᱟᱨᱟᱲ ᱠᱚ ᱧᱮᱞ ᱛᱮᱜᱮ ᱫᱟᱹᱲᱮᱜᱼᱟ ᱮᱠᱫᱚᱢ ᱟᱹᱰᱤ ᱡᱳᱨ ᱟᱫᱚ ᱵᱩᱡᱷᱟᱹᱜ ᱠᱟᱱᱟ ᱱᱮᱥ ᱢᱟ ᱦᱟᱸᱜ ᱱᱚᱜᱼᱚ ᱱᱚᱝᱠᱟ ᱡᱟᱛᱨᱟ ᱦᱩᱭᱱᱟ ᱟᱫᱚ ᱫᱩ ᱦᱟᱡᱟᱨ ᱪᱷᱟᱵᱽᱵᱤᱥ ᱨᱮᱫᱚ ᱟᱨ ᱫᱩ ᱦᱟᱡᱟᱨ ᱪᱷᱟᱵᱽᱵᱤᱥᱟᱜ ᱡᱟᱛᱨᱟ ᱢᱟ ᱦᱟᱸᱜ ᱯᱮ ᱧᱮᱞ ᱠᱮᱫ ᱜᱮᱛᱟ ᱵᱚᱱᱟ ᱱᱮᱥ ᱫᱚ ᱯᱟᱞᱮ ᱠᱷᱟᱱ ᱦᱟᱸᱜ ᱜᱚᱴᱟ ᱟᱥᱟᱲ ᱵᱚᱸᱜᱟ ᱠᱚᱦᱚᱸ ᱱᱚᱝᱠᱟ ᱜᱮ ᱯᱟᱞᱮ ᱦᱟᱸᱜ ᱠᱤᱱ ᱫᱟᱹᱲᱟ ᱥᱮ ᱪᱮᱫ ᱞᱮᱠᱟ ᱦᱟᱸᱜ ᱵᱟᱝ ᱞᱟᱹᱭᱚᱜ ᱠᱟᱱᱟ ᱟᱠᱷᱟᱱ ᱡᱟᱛᱨᱟ ᱦᱤᱞᱳᱜ ᱜᱮ ᱱᱚᱝᱠᱟ ᱠᱤᱱ ᱫᱟᱹᱲ ᱠᱮᱫ ᱪᱚᱝ ᱟᱨ ᱱᱮᱛᱟᱨ ᱢᱟ ᱦᱟᱸᱜ ᱡᱟᱹᱥᱛᱤ ᱴᱨᱟᱠᱴᱟᱨ ᱠᱚᱛᱮ ᱜᱮ ᱥᱤ ᱵᱟᱲᱟ ᱠᱟᱱᱟ ᱜᱚᱴᱟ ᱜᱮ ᱡᱚᱛᱚ ᱜᱮᱠᱚ ᱥᱤᱭᱳᱜ ᱠᱟᱱᱟ ᱟᱨ ᱟᱞᱮ ᱦᱚᱸ ᱦᱟᱸᱜ ᱴᱨᱟᱠᱴᱟᱨ ᱠᱚᱛᱮ ᱜᱮᱞᱮ ᱥᱤ ᱦᱚᱪᱚᱭᱟ ᱟᱫᱚ ᱰᱟᱝᱨᱤ ᱛᱮᱢᱟ ᱵᱟᱝ ᱥᱤᱭᱳᱜᱚᱜᱼᱟ ᱰᱟᱝᱨᱤ ᱫᱚ ᱦᱟᱸᱜ ᱮᱠᱪᱩᱭᱮᱞᱤ ᱨᱮ ᱜᱩᱨᱤᱡ ᱠᱚ ᱵᱟᱠᱷᱨᱟ ᱱᱟᱜ ᱫᱚᱦᱚ ᱠᱟᱱᱟ ᱟᱨ ᱫᱚᱦᱚ ᱠᱟᱱᱟ ᱠᱤᱱ ᱦᱟᱸᱜ ᱜᱩᱨᱤᱡ ᱠᱚ ᱚᱠᱟᱨᱮᱢ ᱧᱟᱢᱟ ᱚᱲᱟᱜ ᱠᱚ ᱜᱮᱡ ᱜᱩᱨᱤᱡ ᱵᱟᱲᱟ ᱦᱩᱭᱩᱜᱼᱟ ᱛᱚ ᱜᱮᱡ ᱜᱩᱨᱤᱡ ᱵᱟᱲᱟᱭᱟᱠᱚ ᱟᱭᱳ ᱛᱟᱠᱚ ᱮᱱᱠᱷᱟᱱ ᱫᱤᱱᱟᱹᱢ ᱦᱤᱞᱳᱜ ᱦᱚᱲ ᱚᱲᱟᱜ ᱨᱮ ᱜᱩᱨᱤᱡ ᱠᱚ ᱠᱚᱠᱚᱭ ᱪᱟᱞᱟᱜ ᱦᱚᱸ ᱠᱟᱹᱴᱤᱡ ᱩᱱᱠᱩ ᱠᱚ ᱟᱹᱲᱤᱥᱚᱜᱼᱟ ᱵᱟᱝ ᱮᱢᱚᱜ ᱥᱟᱱᱟ ᱠᱚᱣᱟ ᱟᱠᱚ ᱦᱚᱸᱛᱚ ᱠᱚ ᱫᱚᱨᱠᱟᱨᱚᱜᱼᱟ ᱛᱚ ᱟᱫᱚ ᱚᱱᱟ ᱞᱮᱠᱟᱛᱮ ᱱᱟᱦᱟᱜ ᱰᱟᱹᱝᱨᱤ ᱫᱚ ᱵᱚᱨᱛᱚᱢᱟᱱ ᱟᱹᱥᱩᱞ ᱟᱠᱟᱫ ᱠᱤᱱ ᱜᱮᱭᱟᱞᱮ ᱱᱟᱦᱟᱜ ᱟᱨ ᱪᱟᱥᱵᱟᱥ ᱠᱟᱹᱢᱤ ᱠᱚ ᱛᱟᱵᱚᱱ ᱫᱚ ᱱᱟᱦᱟᱜ ᱱᱮᱛᱟᱨ ᱢᱟ ᱡᱚᱛᱚ ᱜᱟᱹᱰᱤ ᱵᱷᱚᱨᱥᱟ ᱜᱮ ᱴᱨᱟᱠᱴᱚᱨ ᱛᱮᱜᱮ ᱥᱤᱭᱳᱜᱚᱜ ᱠᱟᱱᱟ ᱟᱨ ᱤᱨᱚᱜ ᱜᱟᱹᱰᱤ ᱠᱚᱦᱚᱸ ᱱᱮᱛᱟᱨ ᱢᱟ ᱚᱰᱚᱠ ᱟᱠᱟᱱᱟ ᱚᱱᱟ ᱜᱟᱹᱰᱤ ᱠᱚᱛᱮ ᱜᱮ ᱤᱨ ᱦᱚᱪᱚ ᱦᱩᱭᱩᱜ ᱠᱟᱱᱟ ᱟᱨ ᱱᱤᱡᱮᱨᱟᱜ ᱵᱟᱹᱫᱽ ᱥᱩᱨ ᱠᱚᱨᱮ ᱡᱩᱫᱤ ᱜᱟᱹᱰᱤ ᱠᱚᱛᱮ ᱠᱚ ᱤᱨ ᱦᱚᱪᱚᱭᱟ ᱮᱱᱠᱷᱟᱱ ᱱᱤᱡᱮ ᱪᱤᱠᱟᱹ ᱵᱟᱢ ᱤᱨ ᱦᱚᱪᱚᱭᱟ ᱵᱟᱢ ᱤᱨ ᱦᱚᱪᱚᱭ ᱠᱷᱟᱱᱮᱢ ᱛᱟᱭᱚᱢ ᱞᱮᱱᱠᱷᱟᱱ ᱯᱟᱨᱣᱟ ᱠᱚ ᱟᱹᱰᱤ ᱡᱳᱨ ᱠᱚ ᱡᱚᱢᱟ ᱟᱨ ᱢᱮᱨᱚᱢ ᱠᱚ ᱰᱟᱹᱝᱨᱤ ᱠᱚᱠᱚ ᱟᱲᱟᱜ ᱜᱤᱰᱤ ᱠᱟᱠᱚᱣᱟ ᱞᱮᱵᱮᱫᱟᱠᱚ ᱢᱟᱱᱮ ᱠᱚ ᱵᱟᱹᱫᱽ ᱠᱚᱠᱚ ᱵᱚᱞᱚᱱᱟ ᱟᱨ ᱚᱱᱟ ᱪᱤᱠᱟᱹ ᱦᱚᱲ ᱡᱟᱦᱟᱸ ᱞᱮᱠᱟ ᱦᱚᱲ ᱥᱟᱶᱛᱮ

ᱱᱤᱛᱚᱜᱟᱜ ᱵᱞᱚᱜᱽ ᱫᱚ ᱱᱤᱝᱠᱟᱹ ᱜᱮ ᱛᱟᱵᱚᱱ ᱥᱟᱱᱟᱢ ᱠᱚᱜᱮ ᱡᱚᱦᱟᱨ ᱜᱮ